ᱦᱮᱞᱳ ᱦᱟᱭ ᱥᱟᱱᱟᱢ ᱠᱚᱜᱮ ᱡᱚᱦᱟᱨ ᱤᱧ ᱯᱟᱥᱴᱟ ᱠᱷᱚᱱ ᱛᱮᱦᱮᱧ ᱫᱚ ᱟᱞᱮ ᱱᱚᱣᱟ ᱮᱨᱤᱭᱟ ᱨᱮᱱᱟᱜ ᱡᱚᱛᱚ ᱠᱷᱚᱱ ᱯᱷᱮᱢᱚᱥ ᱡᱟᱭᱜᱟ ᱵᱚ ᱪᱟᱞᱟᱜᱼᱟ ᱯᱞᱤᱡ ᱥᱟᱵᱟᱨ ᱠᱟᱨᱟᱭ ᱥᱟᱵᱟᱨ ᱠᱟᱨᱟᱭ ᱡᱟᱦᱟᱸ ᱪᱮ ᱟᱞᱮ ᱫᱚᱞᱮ ᱢᱮᱛᱟᱜᱟᱜ ᱠᱟᱱᱟ ᱨᱤᱠᱴᱤ ᱡᱟᱛᱨᱟ ᱛᱚᱵᱮ ᱛᱟᱦᱞᱮ ᱟᱵᱚ ᱚᱠᱛᱚ ᱠᱚ ᱡᱟᱹᱥᱛᱤ ᱵᱟᱝ ᱵᱤᱞᱚᱢ ᱠᱟᱛᱮ ᱵᱷᱤᱰᱤᱭᱳ ᱵᱚ ᱮᱛᱚᱦᱚᱵ ᱩᱛᱟᱹᱨ ᱞᱮᱜᱮ ᱱᱤᱛᱚᱜ ᱫᱚ ᱜᱟᱹᱰᱤ ᱠᱚ ᱯᱟᱨᱠᱤᱝ ᱨᱮᱵᱚ ᱛᱤᱸᱜᱩ ᱵᱟᱲᱟ ᱧᱚᱜ ᱠᱟᱜᱼᱟ ᱟᱨ ᱜᱟᱹᱰᱤ ᱯᱟᱨᱠᱤᱝ ᱨᱮ ᱛᱤᱸᱜᱩ ᱵᱟᱲᱟ ᱠᱟᱛᱮᱫ ᱱᱚᱰᱮ ᱜᱟᱰᱟ ᱵᱚ ᱯᱟᱨᱚᱢᱚᱜᱼᱟ ᱯᱚᱞ ᱠᱚ ᱵᱮᱱᱟᱣ ᱠᱟᱜᱼᱟ ᱦᱮᱵᱤ ᱯᱚᱞ ᱯᱩᱨᱟᱹ ᱦᱟᱣᱲᱟ ᱵᱨᱤᱡᱽ ᱠᱷᱚᱱ ᱦᱚᱸ ᱟᱨᱦᱚᱸ ᱥᱴᱨᱚᱝ ᱢᱤᱫ ᱫᱷᱟᱣ ᱨᱮ ᱯᱚᱪᱟᱥ ᱡᱚᱱ ᱜᱟᱱᱮᱢ ᱯᱟᱨᱚᱢᱚᱜ ᱨᱮᱦᱚᱸ ᱜᱮ ᱪᱮᱫ ᱦᱚᱸ ᱵᱟᱭ ᱪᱤᱠᱟᱹᱜᱼᱟ ᱦᱤᱞᱟᱹᱣ ᱜᱮᱛᱚ ᱢᱚᱴᱷᱮ ᱵᱟᱭ ᱦᱤᱞᱟᱹᱜ ᱠᱟᱱᱟ ᱟᱨ ᱟᱫᱚ ᱱᱚᱰᱮ ᱯᱟᱨᱚᱢᱚᱜ ᱞᱟᱦᱟᱨᱮ ᱴᱤᱠᱤᱴ ᱯᱟᱲᱟᱜᱼᱟ ᱱᱚᱰᱮ ᱠᱚ ᱠᱚᱢᱤᱴ ᱠᱚᱲᱟ ᱠᱚ ᱢᱮᱱᱟᱜ ᱠᱚᱣᱟ ᱟᱫᱚ ᱥᱮᱱᱚᱜ ᱡᱚᱦᱚᱜ ᱢᱚᱬᱮ ᱴᱟᱠᱟ ᱠᱚ ᱦᱟᱛᱟᱣᱟ ᱡᱚᱱᱚᱠᱟ ᱟᱨ ᱨᱩᱣᱟᱹᱲ ᱡᱚᱠᱷᱚᱡ ᱟᱨᱦᱚᱸ ᱟᱨ ᱢᱚᱬᱮ ᱴᱟᱠᱟ ᱠᱟᱛᱮᱫ ᱮᱢ ᱯᱟᱲᱟᱜᱼᱟ ᱛᱚᱵᱮ ᱫᱮᱞᱟ ᱵᱚ ᱯᱷᱚᱴᱟᱯᱷᱚᱴ ᱴᱤᱠᱤᱴ ᱠᱚᱵᱚ ᱦᱟᱛᱟᱣ ᱞᱮᱜᱮ

ᱟᱫᱚ ᱱᱚᱰᱮ ᱢᱤᱫᱴᱟᱝ ᱡᱚᱴᱟᱣ ᱠᱚᱲᱟ ᱞᱮᱠᱟᱱᱤᱡ ᱞᱤᱧ ᱧᱮᱧᱟᱢ ᱠᱮᱫᱮᱭᱟ ᱦᱟᱹᱠᱩᱭ ᱜᱚᱜᱚᱡ ᱠᱟᱱ ᱛᱟᱦᱮᱸᱫ ᱟᱫᱚ ᱢᱟᱢᱚ ᱚᱸᱰᱮ ᱪᱟᱞᱟᱜ ᱠᱟᱱᱟᱭ ᱥᱩᱨ ᱛᱮ ᱚᱱᱟᱛᱮ ᱛᱤᱱᱟᱹᱜ ᱦᱟᱹᱠᱩᱭ ᱥᱟᱵ ᱟᱠᱟᱫ ᱠᱚᱣᱟ ᱥᱮ ᱵᱟᱝᱟ ᱢᱮᱱᱛᱮ ᱟᱫᱚ ᱩᱱᱤ ᱢᱟᱱᱟ ᱠᱮᱜᱼᱟᱭ ᱵᱟᱹᱱᱩᱜ ᱠᱚᱣᱟ ᱛᱟᱭ ᱦᱟᱹᱠᱩ ᱟᱡ ᱴᱷᱮᱱ ᱟᱡᱟᱜ ᱢᱟᱲᱟᱝ ᱨᱮ ᱟᱨᱦᱚᱸ ᱟᱨ ᱢᱤᱫᱴᱟᱝ ᱠᱚᱲᱟᱭ ᱛᱟᱦᱮᱸ ᱠᱟᱱᱟ ᱟᱫᱚ ᱱᱩᱭ ᱫᱚ ᱦᱟᱹᱠᱩ ᱵᱟᱨᱭᱟᱭ ᱥᱟᱵ ᱟᱠᱟᱫ ᱠᱤᱱᱟ ᱦᱟᱹᱠᱩ ᱢᱤᱫᱴᱟᱝ ᱥᱟᱵ ᱟᱠᱟᱫᱮᱭᱟ ᱫᱮᱲᱦᱚ ᱠᱤᱞᱳ ᱜᱟᱱᱤᱡ ᱟᱨ ᱵᱳᱣᱟᱲ ᱢᱤᱫᱴᱟᱝ ᱢᱤᱫ ᱠᱚᱞᱟ ᱜᱟᱱ ᱟᱥᱯᱟᱥᱮ ᱦᱩᱭ ᱜᱚᱫᱚᱜᱼᱟ ᱯᱟᱞᱮᱫ ᱱᱤᱛᱚᱜ ᱫᱚ ᱡᱟᱛᱨᱟ ᱯᱩᱲᱤᱭᱟᱹ ᱞᱤᱧ ᱥᱮᱴᱮᱨᱮᱱᱟ ᱱᱮᱥ ᱢᱟ ᱯᱩᱨᱟᱹ ᱯᱷᱟᱸᱠᱟ ᱯᱷᱟᱸᱠᱟ ᱵᱩᱡᱷᱟᱹᱜ ᱠᱟᱱ ᱫᱚ ᱟᱹᱞᱤᱧ ᱦᱤᱡᱩᱜ ᱵᱮᱲᱟ ᱨᱮᱫᱚ ᱯᱩᱨᱟᱹ ᱨᱤᱢᱤᱞᱮ ᱜᱷᱟᱲᱜᱷᱩᱲᱮᱫ ᱛᱟᱦᱮᱸᱫ ᱢᱟᱱᱮ ᱯᱟᱜᱚ ᱯᱩᱨᱟᱹ ᱠᱷᱟᱨᱟᱯ ᱩᱛᱟᱹᱨ ᱞᱮᱫᱟᱭ ᱚᱱᱟ ᱤᱫᱤ ᱠᱟᱛᱮ ᱦᱚᱲ ᱠᱚ ᱡᱚᱛᱚ ᱠᱚ ᱨᱩᱣᱟᱹᱲ ᱪᱟᱵᱟᱜ ᱠᱟᱱ ᱛᱟᱦᱮᱸᱫ ᱟᱹᱰᱤ ᱠᱚᱢ ᱱᱤᱛᱚᱜ ᱢᱮᱱᱟᱜ ᱠᱚᱣᱟ ᱱᱚᱣᱟ ᱫᱚ ᱦᱩᱭᱩᱜ ᱠᱟᱱᱟ ᱱᱚᱰᱮᱱᱟᱜ ᱢᱚᱱᱫᱤᱨᱚ ᱢᱟ ᱪᱚᱨᱪᱤᱠᱟ ᱢᱚᱱᱫᱤᱨ ᱱᱤᱛᱚᱜ ᱫᱚ ᱯᱚᱬᱟ ᱫᱟᱜ ᱠᱚᱵᱚ ᱧᱩ ᱵᱟᱲᱟ ᱧᱚᱜᱟ ᱠᱟᱹᱡ ᱧᱩ ᱦᱩᱭ ᱠᱮᱫ ᱛᱟᱭᱱᱚᱢ ᱫᱟᱬᱟ ᱵᱟᱲᱟ ᱵᱚ ᱮᱦᱚᱵᱟ ᱱᱤᱛᱚᱜ ᱫᱚ ᱚᱠᱟ ᱥᱮᱫ ᱠᱚᱨᱮ ᱰᱷᱮᱨ ᱵᱷᱤᱲ ᱫᱷᱟᱨᱟ ᱧᱮᱞᱚᱜ ᱠᱟᱱᱟ ᱚᱱᱛᱮ ᱵᱚ ᱪᱟᱞᱟᱜᱼᱟ ᱟᱨ ᱠᱩᱲᱤ ᱠᱚ ᱵᱮᱥ ᱞᱮᱠᱟ ᱵᱚ ᱯᱷᱳᱠᱚᱥ ᱧᱚᱜ ᱠᱚᱣᱟ ᱠᱟᱹᱡ ᱟᱵᱚᱣᱟᱜ ᱠᱮᱢᱮᱨᱟ ᱛᱮ ᱰᱷᱮᱨ ᱠᱷᱚᱱ ᱰᱷᱮᱨ ᱠᱩᱲᱤ ᱟᱹᱜᱩ ᱞᱟᱹᱜᱤᱫ ᱵᱚ ᱪᱮᱥᱴᱟᱭᱟ ᱛᱚᱵᱮ ᱫᱮᱞᱟ ᱵᱚ ᱱᱤᱛᱚᱜ ᱫᱚ ᱧᱮᱞ ᱵᱚ ᱮᱦᱚᱵ ᱞᱮᱜᱮ

ᱟᱫᱚ ᱠᱚᱲᱟ ᱠᱚ ᱛᱟᱦᱞᱮ ᱠᱚ ᱞᱟᱹᱭ ᱧᱚᱜ ᱠᱮᱫᱼᱟ ᱡᱮ ᱡᱟᱞᱟᱢ ᱵᱚ ᱦᱟᱛᱟᱣ ᱧᱚᱜᱟ ᱡᱟᱹᱯᱩᱫ ᱫᱤᱱ ᱟᱞᱮ ᱥᱮᱫ ᱢᱟᱱᱮ ᱚᱴᱷᱚᱢ ᱦᱟᱹᱠᱩ ᱞᱮ ᱜᱚᱡ ᱡᱚᱝᱟ ᱥᱮ ᱡᱟᱦᱟᱸᱭ ᱠᱚᱯᱮ ᱡᱚᱢ ᱠᱚ ᱠᱷᱟᱱ ᱫᱚ ᱦᱤᱡᱩᱜ ᱯᱮ ᱱᱟᱜ ᱡᱟᱹᱯᱩᱫ ᱫᱤᱱ ᱛᱤᱱᱟᱹᱜ ᱯᱮ ᱡᱚᱢ ᱫᱟᱲᱮᱭᱟᱠᱚ ᱠᱟᱱᱟ ᱛᱚᱵᱮ ᱱᱤᱛᱚᱜ ᱫᱚ ᱡᱟᱞᱟᱢ ᱢᱟᱲᱟᱝ ᱵᱚ ᱠᱤᱨᱤᱧ ᱞᱮᱜᱮ ᱟᱫᱚ ᱚᱠᱟ ᱥᱟᱭᱤᱡᱽ ᱵᱚ ᱤᱫᱤᱭᱟ ᱠᱚ ᱵᱟᱪᱷᱟᱣ ᱵᱟᱲᱟᱭᱮᱫᱼᱟ ᱠᱟᱹᱡ ᱠᱚᱲᱟ ᱠᱚ ᱟᱨ ᱥᱟᱭᱤᱡᱽ ᱠᱟᱹᱡ ᱵᱟᱪᱷᱟᱣ ᱠᱟᱛᱮ ᱨᱮᱴ ᱵᱟᱴ ᱯᱚᱴᱟᱣ ᱦᱩᱭᱩᱜᱼᱟ ᱤᱱᱟᱹ ᱛᱟᱭᱱᱚᱢ ᱤᱫᱤᱭᱟᱞᱮ ᱟᱹᱰᱤ ᱰᱷᱮᱨ ᱞᱮ ᱤᱫᱤᱭᱟ

ᱟᱭᱤᱥᱠᱨᱤᱢ ᱠᱟᱹᱴᱤᱡ ᱵᱚ ᱡᱚᱢ ᱧᱚᱜᱟ ᱱᱚᱰᱮ ᱢᱤᱫᱴᱟᱝ ᱟᱭᱤᱥᱠᱨᱤᱢ ᱵᱟᱞᱟᱭ ᱛᱤᱸᱜᱩ ᱟᱠᱟᱱᱟ ᱟᱫᱚ ᱠᱚᱭ ᱠᱮᱫᱮᱭᱟᱠᱤᱱ ᱛᱟᱞᱮ ᱮᱢᱟᱞᱮ ᱠᱟᱱᱟᱭ ᱱᱟᱦᱟᱜ ᱰᱷᱮᱨ ᱫᱟᱢᱟᱜ ᱫᱚ ᱵᱟᱝᱟ ᱟᱵᱚ ᱫᱚ ᱫᱚᱥ ᱴᱟᱠᱟ ᱵᱚ ᱡᱚᱢᱟ ᱫᱚᱥ ᱴᱟᱠᱟ ᱠᱷᱟᱱ ᱜᱮᱛᱚ ᱯᱩᱨᱟᱹ ᱨᱮᱭᱟᱲ ᱜᱚᱫᱚᱜᱼᱟ ᱦᱚᱲᱢᱚ ᱠᱚ ᱛᱟᱵᱚ ᱥᱤᱵᱤᱞ ᱠᱟᱱᱟᱭ ᱢᱮᱱᱮᱫᱼᱟ ᱟᱹᱰᱤ ᱪᱮᱦᱨᱟ ᱟᱫᱚ ᱤᱧ ᱢᱟ ᱛᱤ ᱛᱮᱢᱟ ᱠᱮᱢᱮᱨᱟᱧ ᱥᱟᱵ ᱟᱠᱟᱫ ᱥᱮ ᱟᱫᱚ ᱢᱚᱪᱟ ᱛᱮ ᱜᱮᱨ ᱠᱟᱛᱮᱫ ᱡᱩᱨᱤ ᱚᱪᱚᱜ ᱯᱟᱲᱟᱣᱟᱫ ᱫᱤᱧᱟ ᱱᱤᱭᱟᱹ ᱥᱩᱨ ᱠᱚᱨᱮ ᱟᱹᱰᱤ ᱡᱳᱨ ᱜᱤᱫᱽᱨᱟᱹ ᱠᱚ ᱟᱭᱤᱥᱠᱨᱤᱢ ᱠᱚ ᱡᱚᱢ ᱵᱟᱲᱟᱭᱮᱫᱼᱟ ᱟᱹᱰᱤ ᱥᱚᱠᱛᱚ